ᱥᱟᱱᱟᱢ ᱠᱚ ᱡᱚᱦᱟᱨ
ᱛᱚ ᱡᱮᱢᱚᱱ ᱟᱵᱚ ᱥᱟᱱᱟᱢ ᱦᱚᱲ ᱯᱟᱞᱮ ᱵᱚᱱ ᱵᱟᱰᱟᱭ ᱞᱮᱫ ᱜᱮᱭᱟ ᱥᱮ ᱢᱤᱫ ᱵᱟᱨ ᱡᱟᱦᱟᱸᱭ ᱯᱟᱞ ᱵᱟᱯᱮ ᱵᱟᱰᱟᱭ ᱠᱟᱜ ᱠᱷᱟᱡ ᱵᱟᱰᱟᱭ ᱦᱚᱪᱚᱭᱮᱫ ᱯᱮᱭᱟ ᱡᱮ ᱦᱟᱸᱥᱫᱟ ᱞᱟᱭᱤᱵᱷ ᱤᱭᱩᱴᱩᱵᱽ ᱪᱮᱱᱮᱞ ᱨᱮᱱ ᱚᱱᱟᱨ ᱢᱟᱱᱚᱛᱟᱱ ᱥᱩᱵᱷᱟᱥ ᱦᱟᱸᱥᱫᱟ ᱱᱩᱭ ᱟᱹᱰᱤ ᱠᱟᱹᱦᱤᱞ ᱚᱵᱚᱥᱛᱟ ᱨᱮ ᱛᱟᱦᱮᱸ ᱠᱟᱱᱟ ᱱᱩᱭ ᱨᱩᱣᱟᱹ ᱧᱟᱢ ᱠᱟᱭ ᱛᱟᱦᱮᱱᱟ ᱟᱨ ᱚᱱᱟ ᱦᱚᱸᱧ ᱞᱟᱹᱭ ᱞᱮᱫ ᱜᱮᱭᱟ ᱱᱚᱣᱟ ᱦᱟᱸᱥᱫᱟ ᱞᱟᱭᱤᱵᱷ ᱤᱭᱩᱴᱩᱵᱽ ᱪᱮᱱᱮᱞ ᱨᱮᱜᱮ ᱵᱷᱤᱰᱤᱭᱳ ᱵᱮᱱᱟᱣ ᱠᱟᱛᱮ ᱡᱮ ᱱᱩᱭ ᱫᱚ ᱦᱟᱨᱴ ᱵᱤᱢᱟᱨᱤ ᱧᱟᱢ ᱠᱟᱭ ᱛᱟᱦᱮᱱᱟ ᱟᱨ ᱟᱹᱰᱤ ᱜᱮ ᱠᱟᱹᱦᱤᱞ ᱚᱵᱚᱥᱛᱟ ᱨᱮ ᱛᱟᱦᱮᱸ ᱠᱟᱱ ᱛᱮ ᱟᱨ ᱰᱚᱠᱴᱚᱨ ᱠᱚ ᱢᱮᱱ ᱚᱪᱚᱭᱮᱫ ᱛᱟᱦᱮᱱᱟ ᱡᱮ ᱱᱩᱭᱟᱜ ᱚᱯᱟᱨᱮᱥᱚᱱ ᱦᱩᱭᱩᱜᱼᱟ ᱚᱱᱟ ᱠᱷᱟᱹᱛᱤᱨ ᱛᱮ ᱟᱯᱮ ᱠᱚ ᱵᱟᱰᱟᱭ ᱚᱪᱚ ᱠᱟᱛᱮ ᱤᱧ ᱱᱚᱣᱟ ᱦᱚᱧ ᱢᱮᱱ ᱞᱮᱜᱼᱟ ᱡᱮ ᱡᱟᱦᱟᱸᱭ ᱠᱚ ᱡᱩᱫᱤ ᱜᱚᱲᱚ ᱮᱢᱚᱜ ᱨᱮᱱᱟᱜ ᱢᱮᱱᱟᱜ ᱛᱟᱯᱮᱭᱟ ᱛᱚ ᱜᱚᱲᱚ ᱯᱮ ᱮᱢ ᱫᱟᱲᱮᱭᱟᱜᱼᱟ ᱪᱮᱫᱟᱜ ᱥᱮ ᱱᱤᱝᱠᱟᱱ ᱚᱵᱚᱥᱛᱟ ᱨᱮ ᱩᱱ ᱥᱚᱢᱚᱭ ᱟᱞᱮ ᱞᱮ ᱛᱟᱦᱮᱸ ᱠᱟᱱᱟ ᱥᱮ ᱱᱤᱛ ᱦᱚᱸ ᱢᱮᱱᱟᱜ ᱞᱮᱭᱟ ᱡᱮ ᱠᱟᱹᱣᱰᱤ ᱨᱮᱱᱟᱜ ᱟᱹᱰᱤ ᱡᱟᱹᱥᱛᱤ ᱟᱱᱟᱴ ᱢᱮᱱᱟᱜᱼᱟ ᱟᱨ ᱚᱱᱟ ᱨᱮ ᱟᱯᱮ ᱜᱚᱲᱚ ᱦᱚᱸᱯᱮ ᱮᱢ ᱮᱱᱟ

ᱮᱭᱥᱮ ᱢᱟᱧ ᱞᱟᱹᱭᱟᱫ ᱯᱮ ᱛᱟᱦᱮᱱ ᱜᱮ ᱡᱮ ᱪᱮᱫ ᱞᱮᱠᱟ ᱱᱩᱭᱟᱜ ᱜᱷᱚᱴᱚᱱᱟ ᱦᱩᱭ ᱞᱮᱱᱟ ᱟᱨ ᱪᱮᱫ ᱞᱮᱠᱟ ᱚᱠᱟ ᱚᱠᱟ ᱦᱚᱥᱯᱤᱴᱟᱞ ᱞᱮ ᱤᱫᱤ ᱞᱮᱫᱮᱭᱟ ᱚᱱᱟ ᱦᱚᱸ ᱛᱚ ᱱᱩᱭᱟᱜ ᱢᱚᱪᱟ ᱠᱷᱚᱱ ᱜᱮᱵᱚᱱ ᱟᱸᱡᱚᱢᱟ ᱡᱮ ᱪᱮᱫ ᱪᱤᱠᱟᱹ ᱞᱮᱱᱟ ᱟᱨ ᱪᱮᱫ ᱞᱮᱠᱟᱭ ᱵᱩᱡᱷᱟᱹᱣᱮᱫ ᱛᱟᱦᱮᱱᱟ ᱟᱨ ᱚᱱᱟ ᱥᱟᱶᱛᱮ ᱟᱯᱮ ᱠᱚ ᱱᱩᱭ ᱟᱭᱟᱜ ᱢᱚᱪᱟ ᱠᱷᱚᱱ ᱪᱮᱫ ᱞᱟᱹᱭ ᱥᱟᱱᱟᱭᱮᱫᱮ ᱠᱟᱱᱟ ᱛᱚᱵᱮ ᱢᱟ ᱞᱟᱹᱭ ᱛᱟᱵᱚᱱ ᱯᱮ ᱯᱳᱭᱞᱳ ᱨᱮ ᱥᱟᱱᱟᱢ ᱠᱚ ᱡᱚᱦᱟᱨ ᱡᱮᱢᱚᱱ ᱡᱮ ᱵᱤᱨᱮᱱᱫᱚᱨ ᱫᱟᱭ ᱞᱟᱹᱭᱟᱫ ᱯᱮ ᱛᱟᱵᱚᱱ ᱛᱟᱦᱮᱱ ᱞᱮᱠᱟ ᱡᱮ ᱪᱟᱹᱨ ᱛᱟᱹᱨᱤᱠᱷ ᱦᱤᱞᱳᱜ ᱡᱟᱦᱟᱸ ᱫᱚ ᱚᱞ ᱪᱤᱠᱤ ᱦᱩᱞ ᱵᱟᱹᱭᱥᱤ ᱦᱚᱛᱮᱡ ᱛᱮ ᱡᱟᱦᱟᱸ ᱡᱷᱟᱲᱠᱷᱚᱸᱰ ᱵᱚᱱᱫᱷ ᱨᱮᱱᱟᱜ ᱠᱚ ᱮᱞᱟᱱ ᱞᱮᱫᱟ ᱛᱚ ᱮᱱ ᱦᱤᱞᱳᱜ ᱜᱮ ᱚᱱᱟ ᱡᱷᱟᱲᱠᱷᱚᱸᱰ ᱵᱚᱱᱫᱷ ᱨᱮᱜᱮ ᱟᱞᱮ ᱦᱚᱸ ᱱᱚᱰᱮ ᱫᱷᱟᱱᱵᱟᱫᱽ ᱨᱮᱞᱮ ᱥᱟᱯᱲᱟᱣ ᱞᱮᱫᱟ ᱯᱳᱭᱞᱳ ᱫᱚ ᱱᱚᱰᱮ ᱮᱱ ᱮᱭᱤᱪ ᱴᱩ ᱡᱟᱦᱟᱸ ᱱᱮᱥᱱᱮᱞ ᱦᱟᱭᱚᱭᱮ ᱢᱮᱱᱟᱜᱼᱟ ᱱᱮᱥᱱᱮᱞ ᱦᱟᱭᱚᱭᱮ ᱴᱩ ᱡᱟᱦᱟᱸ ᱜᱨᱮᱱᱰ ᱴᱨᱟᱝᱠ ᱨᱳᱰ ᱵᱚᱱ ᱵᱟᱲᱟᱭᱟ ᱚᱱᱟ ᱞᱮ ᱡᱟᱢ ᱠᱮᱜᱼᱟ ᱚᱱᱟ ᱛᱟᱭᱚᱢ ᱟᱞᱮ ᱨᱮᱹᱞ ᱡᱟᱢ ᱞᱟᱹᱜᱤᱫ ᱛᱮᱞᱮ ᱪᱟᱞᱟᱣᱱᱟ ᱯᱨᱚᱫᱷᱟᱱ ᱜᱷᱟᱱᱴᱟ ᱥᱴᱮᱥᱚᱱ ᱡᱟᱦᱟᱸ ᱫᱚ ᱥᱩᱨ ᱜᱮᱭᱟ ᱟᱞᱮ ᱠᱷᱚᱱᱟᱜ ᱯᱚᱱᱫᱽᱨᱚ ᱥᱳᱞᱞᱳ ᱠᱤᱞᱳᱢᱤᱴᱟᱨ ᱦᱩᱭᱩᱜᱼᱟ ᱱᱚᱸᱰᱮ ᱠᱷᱚᱱᱟᱜ ᱟᱨ ᱡᱟᱦᱟᱸ ᱨᱮᱞᱮ ᱡᱟᱢ ᱞᱮᱫᱟ ᱚᱸᱰᱮ ᱠᱷᱚᱱᱟᱜ ᱫᱚ ᱫᱚᱥ ᱠᱤᱞᱳᱢᱤᱴᱟᱨ ᱜᱟᱱ ᱛᱚ ᱚᱸᱰᱮ ᱚᱱᱟ ᱛᱟᱭᱚᱢ ᱞᱮ ᱪᱟᱞᱟᱣ ᱮᱱᱟ ᱟᱨ ᱚᱸᱰᱮ ᱦᱚᱸ ᱨᱮᱹᱞ ᱡᱟᱢ ᱠᱮᱫᱟ ᱞᱮ ᱰᱮᱹᱲ ᱫᱩ ᱜᱷᱚᱱᱴᱟ ᱜᱟᱱ ᱞᱮ ᱡᱟᱢ ᱠᱮᱜᱼᱟ ᱚᱱᱟ ᱛᱟᱭᱚᱢ ᱢᱤᱰᱤᱭᱟ ᱠᱚᱠᱚ ᱦᱮᱡ ᱵᱟᱲᱟᱭᱮᱱᱟ ᱢᱤᱫ ᱵᱟᱨᱭᱟ ᱥᱟᱶᱛᱮ ᱱᱚᱝᱠᱟᱱ ᱦᱚᱲ ᱦᱚᱸ ᱟᱵᱚᱣᱟᱜ ᱪᱮᱱᱮᱞ ᱞᱟᱹᱜᱤᱫ ᱵᱷᱤᱰᱭᱳ ᱠᱚᱵᱚᱱ ᱦᱟᱛᱟᱣ ᱵᱟᱲᱟ ᱠᱮᱜᱼᱟ ᱟᱨ ᱤᱱᱴᱟᱨᱵᱷᱤᱭᱩ ᱠᱚᱵᱚᱱ ᱦᱟᱛᱟᱣ ᱵᱟᱲᱟ ᱠᱮᱫ ᱛᱟᱠᱚᱣᱟ ᱱᱚᱣᱟ ᱡᱟᱦᱟᱸ ᱫᱷᱟᱱᱵᱟᱫᱽ ᱨᱮᱱ ᱯᱟᱨᱜᱟᱱᱟ ᱵᱟᱵᱟ ᱠᱚᱠᱚ ᱛᱟᱦᱮᱸ ᱠᱟᱱᱟ ᱩᱱᱠᱩᱣᱟᱜ ᱥᱟᱶᱛᱮ ᱡᱟᱦᱟᱸ ᱛᱤᱱᱟᱹᱜ ᱜᱮ ᱱᱚᱣᱟ ᱨᱮ ᱡᱟᱦᱟᱸᱭ ᱟᱹᱭᱩᱨ ᱨᱮᱠᱚ ᱛᱟᱦᱮᱸ ᱠᱟᱱᱟ ᱞᱟᱦᱟ ᱨᱮ ᱛᱚ ᱩᱱᱠᱩ ᱠᱚᱣᱟᱜ ᱤᱱᱴᱟᱨᱵᱷᱤᱭᱩ ᱦᱟᱛᱟᱣ ᱵᱟᱲᱟ ᱠᱟᱛᱮ ᱱᱚᱜᱼᱚᱸᱭ ᱥᱟᱵᱥᱠᱨᱟᱭᱵᱟᱨ ᱠᱚ ᱟᱹᱰᱤ ᱜᱟᱱ ᱠᱚ ᱦᱮᱡ ᱟᱠᱟᱱ ᱛᱟᱦᱮᱱᱟ ᱥᱮ ᱟᱹᱰᱤ ᱜᱟᱱ ᱥᱚᱢᱟᱡᱽ ᱫᱚᱨᱚᱫᱤᱭᱟᱹ ᱠᱚᱠᱚ ᱦᱮᱡ ᱟᱠᱟᱱ ᱛᱟᱦᱮᱱᱟ ᱛᱚ ᱩᱱᱠᱩ ᱠᱚ ᱥᱟᱶᱛᱮ ᱯᱷᱳᱴᱳ ᱠᱚᱠᱚ ᱠᱷᱤᱪᱟᱹᱣ ᱵᱟᱲᱟᱜ ᱠᱟᱱ ᱛᱟᱦᱮᱱᱟ ᱯᱷᱳᱴᱳ ᱠᱚ ᱟᱞᱮ ᱥᱟᱶᱛᱮᱞᱮ ᱠᱷᱤᱪᱟᱹᱣ ᱵᱟᱲᱟᱜ ᱠᱟᱱ ᱛᱟᱦᱮᱱᱟ ᱟᱨ ᱥᱟᱵᱥᱠᱨᱟᱭᱵᱟᱨ ᱠᱚᱦᱚᱸ ᱥᱟᱶᱛᱮ ᱯᱷᱳᱴᱳ ᱠᱚ ᱠᱷᱤᱪᱟᱹᱜ ᱠᱟᱱ ᱛᱟᱦᱮᱱᱟ ᱛᱚ ᱯᱷᱳᱴᱳ ᱠᱚᱞᱮ ᱠᱷᱤᱪᱟᱹᱣ ᱵᱟᱲᱟᱭᱮᱱᱟ ᱚᱱᱟ ᱛᱟᱭᱚᱢ ᱠᱷᱤᱪᱟᱹᱣ ᱠᱚᱫᱚ ᱦᱩᱭᱮᱱᱟ ᱚᱱᱮ ᱜᱮ ᱮᱱᱮ ᱜᱮ ᱚᱲᱟᱜ ᱞᱮ ᱨᱩᱣᱟᱹᱲᱚᱜ ᱞᱮ ᱢᱮᱱᱮᱫ ᱛᱟᱦᱮᱱᱟ ᱩᱱ ᱜᱷᱟᱹᱲᱤᱡ ᱜᱮ ᱪᱤᱠᱟᱹ ᱪᱚ ᱠᱚᱲᱟᱢ ᱨᱮ ᱛᱷᱚᱲᱟ ᱫᱷᱟᱠ ᱫᱷᱟᱠ ᱤᱧ ᱵᱩᱡᱷᱟᱹᱣ ᱠᱮᱜᱼᱟ ᱛᱚ ᱫᱷᱟᱠ ᱫᱷᱟᱠ ᱤᱧ ᱵᱩᱡᱷᱟᱹᱣ ᱠᱮᱜᱼᱟ ᱛᱚ ᱫᱟᱜ ᱠᱚᱧ ᱧᱩ ᱵᱟᱲᱟ ᱠᱮᱜᱼᱟ ᱛᱚ ᱯᱷᱤᱨ ᱵᱷᱤ ᱫᱷᱟᱠ ᱫᱷᱟᱠ ᱛᱷᱚᱲᱟ ᱟᱨ ᱜᱮ ᱛᱮᱡᱽ ᱧᱚᱜᱚᱜ ᱠᱟᱱᱟ ᱯᱷᱤᱨ ᱤᱧ ᱥᱚᱪᱟᱣ ᱠᱮᱜᱼᱟ ᱪᱤᱠᱟᱹᱛᱮ ᱯᱷᱤᱨ ᱛᱷᱚᱲᱟ ᱜᱟᱱ ᱫᱩᱲᱩᱵ ᱱᱟᱹᱧ ᱢᱤᱫᱴᱮᱱ ᱫᱟᱨᱮ ᱧᱩᱨᱩ ᱟᱠᱟᱱ ᱛᱟᱦᱮᱱᱟ ᱚᱱᱟ ᱫᱟᱨᱮ ᱨᱮᱜᱮ ᱩᱢᱩᱞ ᱨᱮᱜᱮ ᱛᱟᱦᱮᱸ ᱠᱟᱱᱟ ᱚᱱᱟ ᱫᱟᱨᱮ ᱛᱚ ᱚᱱᱟ ᱫᱟᱨᱮ ᱨᱮᱜᱮᱧ ᱫᱩᱲᱩᱵ ᱮᱱᱟ ᱧᱩᱨᱩ ᱫᱟᱨᱮ ᱨᱮ ᱨᱚᱦᱚᱲ ᱜᱮ ᱛᱟᱦᱮᱸ ᱠᱟᱱᱟ ᱚᱱᱟ ᱨᱤᱧ ᱫᱩᱲᱩᱵ ᱮᱱᱟ ᱟᱨ ᱯᱷᱤᱨ ᱢᱤᱫ ᱜᱷᱟᱹᱲᱤ ᱵᱟᱫᱽ ᱛᱷᱚᱲᱟ ᱚᱱᱠᱟ ᱜᱮ ᱛᱷᱚᱲᱟ ᱟᱠᱵᱟᱠᱟ ᱧᱚᱜ ᱜᱤᱧ ᱵᱩᱡᱷᱟᱹᱣ ᱠᱮᱫᱟ ᱚᱱᱟᱛᱮ ᱚᱱᱟ ᱡᱟᱦᱟᱸᱴᱟᱜ ᱛᱤᱧ ᱫᱷᱩᱛᱤ ᱠᱟᱱ ᱛᱟᱦᱮᱱᱟ ᱨᱮᱹᱞ ᱤᱭᱟᱹ ᱜᱷᱟᱹᱲᱤ ᱨᱮᱞᱤ ᱜᱷᱟᱹᱲᱤ ᱚᱞ ᱪᱤᱠᱤ ᱦᱩᱞ ᱵᱟᱭᱥᱤ ᱨᱮᱞᱤ ᱜᱷᱟᱹᱲᱤ ᱛᱚ ᱚᱱᱟ ᱫᱷᱩᱛᱤ ᱜᱮ ᱟᱴᱮᱫ ᱠᱟᱛᱮᱧ ᱫᱩᱲᱩᱵ ᱮᱱᱟ ᱜᱤᱛᱤᱡ ᱮᱱᱟᱹᱧ

ᱯᱷᱤᱨᱤᱧ ᱢᱮᱛᱟ ᱠᱚ ᱠᱟᱱᱟ ᱵᱟ ᱪᱤᱠᱟ ᱜᱮ ᱵᱟ ᱛᱷᱚᱲᱟ ᱵᱟᱹᱠᱤᱧ ᱵᱩᱡᱽᱫᱟ ᱟᱫᱚ ᱠᱚ ᱢᱮᱱᱫᱟ ᱪᱤᱠᱟᱛᱮ ᱯᱷᱤᱨ ᱛᱟᱭᱚᱢ ᱛᱤᱧ ᱞᱟᱹᱭᱟᱫ ᱠᱚᱣᱟ ᱠᱤ ᱠᱚᱲᱟᱢ ᱦᱟᱹᱥᱩᱭ ᱠᱤᱫᱤᱧ ᱠᱟᱱᱟ ᱛᱷᱚᱲᱟ ᱟᱠᱵᱟᱹᱠᱤᱧ ᱵᱩᱡᱽᱫᱟ ᱟᱨ ᱛᱤ ᱠᱚᱨᱮ ᱦᱚᱸ ᱫᱚᱢᱮ ᱮᱠᱫᱚᱢ ᱜᱚᱨᱚᱢ ᱫᱟᱜ ᱠᱚ ᱮᱠᱫᱚᱢ ᱩᱰᱩᱠᱚᱜ ᱠᱟᱱᱟ ᱟᱨ ᱯᱷᱤᱨ ᱩᱱ ᱜᱷᱟᱹᱲᱤᱡ ᱢᱮᱱ ᱠᱮᱜᱼᱟ ᱠᱚ ᱥᱮ ᱩᱱᱠᱩ ᱦᱚᱸᱠᱚ ᱢᱮᱱ ᱠᱮᱜᱼᱟ ᱟᱨ ᱤᱧ ᱦᱚᱸᱧ ᱦᱩᱫᱤᱥ ᱠᱮᱜᱼᱟ ᱡᱮ ᱠᱚᱲᱟᱢ ᱦᱟᱹᱥᱩ ᱫᱚ ᱪᱤᱠᱟᱛᱮ ᱛᱚ ᱚᱱᱟᱛᱮ ᱟᱞᱮ ᱢᱤᱫᱴᱮᱱ ᱟᱞᱮ ᱥᱩᱨ ᱨᱮᱜᱮ ᱢᱤᱫᱴᱮᱱ ᱦᱚᱥᱯᱤᱴᱟᱞ ᱢᱮᱱᱟᱜᱼᱟ ᱚᱸᱰᱮᱞᱮ ᱪᱟᱞᱟᱣᱱᱟ ᱠᱟᱹᱴᱤᱡ ᱢᱟᱨᱟᱝ ᱦᱚᱥᱯᱤᱴᱟᱞ ᱚᱸᱰᱮ ᱤ ᱥᱤ ᱡᱤ ᱨᱤᱯᱳᱨᱴ ᱮ ᱧᱮᱞ ᱠᱮᱜᱼᱟᱭ ᱤᱥᱤᱡᱤ ᱨᱤᱯᱳᱨᱴ ᱧᱮᱞ ᱠᱟᱛᱮ ᱧᱮᱞ ᱠᱮᱫᱼᱟ ᱠᱤ ᱛᱷᱚᱲᱟ ᱜᱟᱹᱲᱵᱟᱹᱲ ᱢᱮᱱᱟᱜᱼᱟ ᱚᱱᱟ ᱛᱟᱭᱚᱢ ᱟᱞᱮ ᱡᱟᱦᱟᱸ ᱫᱷᱟᱱᱵᱟᱫᱽ ᱟᱞᱮ ᱫᱷᱟᱱᱵᱟᱫᱽ ᱨᱮᱱᱟᱜ ᱡᱟᱦᱟᱸ ᱴᱚᱯ ᱦᱚᱥᱯᱤᱴᱟᱞ ᱠᱟᱱᱟ ᱢᱮᱱ ᱫᱟᱲᱮᱭᱟᱜᱼᱟ ᱵᱚᱱ ᱯᱨᱟᱭᱵᱷᱮᱴ ᱦᱚᱥᱯᱤᱴᱟᱞ ᱮᱥ ᱟᱨ ᱯᱤ ᱚᱸᱰᱮ ᱞᱮ ᱪᱟᱞᱟᱣ ᱮᱱᱟ ᱚᱸᱰᱮ ᱡᱚᱠᱷᱚᱱ ᱩᱱᱠᱩ ᱨᱤᱯᱳᱨᱴ ᱠᱚ ᱧᱮᱞ ᱠᱮᱫᱼᱟ ᱚᱸᱰᱮ ᱫᱚ ᱮᱥᱯᱮᱥᱟᱞᱤᱥᱴ ᱡᱟᱦᱟᱸ ᱰᱚᱠᱴᱚᱨ ᱠᱚ ᱛᱟᱦᱮᱸ ᱠᱟᱱᱟ ᱚᱸᱰᱮ ᱵᱮᱥ ᱵᱮᱥ ᱠᱚ ᱛᱟᱦᱮᱸ ᱠᱟᱱᱛᱮ ᱩᱱᱠᱩ ᱚᱸᱰᱮ ᱩᱱᱠᱩᱣᱟᱜ ᱤᱭᱟᱹ ᱠᱚᱦᱚᱸ ᱛᱟᱦᱮᱸ ᱠᱟᱱ ᱛᱟᱠᱚᱣᱟ ᱚᱱᱟ ᱤᱱᱥᱴᱨᱩᱢᱮᱱᱴ ᱠᱚ ᱡᱟᱦᱟᱸ ᱛᱮᱠᱚ ᱧᱮᱞᱟ ᱚᱱᱟ ᱠᱚ ᱧᱮᱞ ᱠᱟᱛᱮ ᱩᱱᱠᱩ ᱠᱚ ᱵᱩᱡᱷᱟᱹᱣ ᱠᱮᱫᱼᱟ ᱡᱮ ᱚᱸᱰᱮ ᱨᱤᱯᱳᱨᱴ ᱠᱚ ᱧᱮᱞ ᱠᱮᱫᱼᱟ ᱛᱷᱚᱲᱟ ᱜᱟᱹᱲᱵᱟᱹᱲ ᱧᱚᱜ ᱜᱮᱭᱟ ᱚᱱᱟ ᱛᱟᱭᱚᱢ ᱢᱤᱫᱴᱮᱱ ᱴᱮᱥᱴ ᱦᱩᱭ ᱮᱱᱟ ᱮᱱᱡᱤᱭᱳᱜᱨᱟᱯᱷᱤ ᱚᱱᱟ ᱮᱱᱡᱤᱭᱳᱜᱨᱟᱯᱷᱤ ᱨᱮ ᱴᱮᱥᱴ ᱠᱚ ᱧᱮᱞ ᱠᱮᱫᱟ ᱠᱤ ᱢᱤᱫᱴᱮᱱ ᱱᱟᱨᱵᱷ ᱵᱞᱚᱠ ᱟᱠᱟᱱ ᱛᱟᱦᱮᱱᱟ ᱚᱱᱟ ᱫᱚ ᱤᱧ ᱫᱚ ᱦᱟᱸᱜ ᱵᱟᱝ ᱠᱚ ᱞᱟᱹᱭ ᱟᱠᱟᱫᱤᱧ ᱛᱟᱦᱮᱱᱟ ᱛᱷᱚᱲᱟ ᱠᱚᱱᱰᱤᱥᱚᱱ ᱤᱭᱟᱹ ᱤᱭᱟᱹ ᱛᱮ ᱰᱚᱠᱴᱚᱨ ᱵᱟᱝ ᱠᱚ ᱞᱟᱹᱭᱟᱹᱧ ᱠᱟᱱ ᱛᱟᱦᱮᱱᱟ ᱛᱚ ᱚᱸᱰᱮ ᱚᱱᱟ ᱧᱩᱛᱩᱢ ᱛᱮᱜᱮ ᱯᱮ ᱫᱤᱱ ᱠᱚ ᱫᱚᱦᱚ ᱠᱮᱫ ᱞᱮᱭᱟ ᱮᱱᱡᱤᱭᱳᱜᱨᱟᱯᱷᱤ ᱦᱩᱭ ᱮᱱᱟ ᱚᱱᱟ ᱨᱮᱱᱟᱜ ᱨᱤᱠᱳᱵᱷᱟᱨᱤ ᱦᱚᱛᱮᱡ ᱛᱮᱜᱮ ᱥᱮ ᱟᱨ ᱢᱤᱫᱴᱮᱱ ᱚᱸᱰᱮ ᱠᱚ ᱢᱮᱱ ᱠᱮᱫᱟ ᱡᱮ ᱱᱚᱣᱟ ᱥᱴᱮᱱᱴ ᱦᱩᱭᱩᱜᱼᱟ ᱮᱱᱮ ᱢᱤᱫᱴᱮᱱ ᱚᱯᱟᱨᱮᱥᱚᱱ ᱦᱩᱭᱩᱜᱼᱟ ᱛᱚ ᱮᱭᱥᱮ ᱚᱸᱰᱮ ᱯᱨᱟᱭᱵᱷᱮᱴ ᱛᱟᱦᱮᱸ ᱠᱟᱱᱟ ᱟᱹᱰᱤ ᱟᱹᱰᱤ ᱟᱭᱢᱟ ᱜᱮ ᱠᱷᱚᱨᱪᱟᱜ ᱠᱟᱱ ᱛᱟᱦᱮᱱᱟ ᱯᱟᱨ ᱰᱮ ᱪᱟᱨᱡᱽ ᱟᱹᱰᱤ ᱟᱭᱢᱟ ᱠᱚ ᱦᱟᱛᱟᱣᱮᱫ ᱠᱟᱱ ᱛᱟᱦᱮᱱᱟ ᱟᱫᱚ ᱵᱮᱥ ᱫᱚ ᱦᱟᱸᱜ ᱤᱧ ᱫᱚ ᱵᱟᱹᱧ ᱵᱟᱲᱟᱭᱟ ᱢᱚᱛᱞᱚᱵᱽ ᱫᱚᱥ ᱯᱚᱸᱫᱽᱨᱚ ᱦᱟᱡᱟᱨ ᱠᱷᱚᱱᱟᱜ ᱵᱮᱥᱤ ᱚᱱᱞᱤ ᱵᱮᱰ ᱪᱟᱨᱡᱽ ᱟᱨ ᱵᱟᱠᱤ ᱚᱱᱟ ᱡᱟᱦᱟᱱᱟᱜ ᱴᱨᱤᱴᱢᱮᱱᱴ ᱪᱟᱨᱡᱽ ᱠᱚ ᱡᱟᱸᱪᱼᱯᱷᱟᱸᱪ ᱦᱩᱭᱩᱜ ᱠᱟᱱ ᱛᱟᱦᱮᱱᱟ ᱚᱱᱟ ᱠᱚᱢᱟ ᱟᱞᱟᱜᱽ ᱛᱮ ᱟᱞᱟᱜᱽ ᱯᱷᱤᱨ ᱰᱟᱠᱴᱟᱨ ᱪᱟᱨᱡᱽ ᱟᱞᱟᱜᱽ ᱛᱚ ᱚᱸᱰᱮ ᱠᱷᱚᱱ ᱞᱮ ᱢᱮᱱ ᱠᱮᱫᱟ ᱠᱚ ᱛᱷᱚᱲᱟ ᱠᱚᱱᱰᱤᱥᱚᱱ ᱤᱭᱟᱹ ᱜᱮᱛᱟᱭᱟ ᱛᱚ ᱱᱩᱭ ᱡᱟᱦᱟᱸ ᱚᱱᱟ ᱨᱮᱱᱟᱜ ᱥᱴᱮᱱᱴ ᱞᱟᱜᱟᱣ ᱦᱩᱭᱩᱜᱼᱟ ᱚᱱᱟ ᱨᱮᱱᱟᱜ ᱠᱷᱚᱨᱪᱟ ᱟᱹᱰᱤ ᱡᱟᱹᱥᱛᱤ ᱠᱚ ᱞᱟᱹᱭ ᱠᱮᱫᱟ ᱯᱨᱟᱭᱵᱷᱮᱴ ᱛᱮ ᱟᱨ ᱛᱚ ᱢᱮᱱ ᱠᱮᱫᱟ ᱞᱮ ᱛᱚ ᱟᱨ ᱚᱸᱰᱮ ᱵᱮᱥ ᱪᱟᱨᱡᱽ ᱵᱮᱰ ᱪᱟᱨᱡᱽ ᱦᱚᱸ ᱵᱮᱥᱤ ᱜᱮ ᱞᱟᱜᱟᱜ ᱠᱟᱱ ᱛᱟᱦᱮᱱᱟ ᱛᱚ ᱚᱸᱰᱮ ᱚᱱᱟ ᱞᱟᱹᱜᱤᱫ ᱵᱟᱝ ᱞᱮ ᱠᱚᱨᱟᱣ ᱞᱮᱫᱟ ᱚᱱᱟ ᱩᱥᱠᱮ ᱵᱟᱫᱽ ᱩᱱᱠᱩ ᱦᱚᱸᱠᱚ ᱢᱮᱱ ᱠᱮᱫᱟ ᱱᱚᱰᱮ ᱠᱷᱚᱱ ᱵᱮᱥ ᱥᱯᱮᱥᱟᱞᱤᱥᱴ ᱟᱨᱦᱚᱸ ᱨᱟᱺᱪᱤ ᱨᱤᱢᱥ ᱨᱮ ᱢᱮᱱᱟᱜ ᱠᱟᱜ ᱠᱚᱣᱟ ᱚᱸᱰᱮ ᱞᱮ ᱨᱮᱯᱷᱟᱨᱮᱫ ᱯᱮᱭᱟ ᱚᱸᱰᱮ ᱦᱩᱭ ᱫᱟᱲᱮᱭᱟᱜᱼᱟ ᱵᱮᱥ ᱛᱮ ᱱᱚᱣᱟ ᱨᱮᱱᱟᱜ ᱩᱯᱟᱹᱭ ᱠᱚ ᱞᱟᱹᱭ ᱟᱯᱮᱭᱟ ᱩᱱᱠᱩ ᱚᱸᱰᱮᱱ ᱠᱚ ᱰᱚᱠᱴᱚᱨ ᱜᱮᱠᱚ ᱢᱮᱱ ᱠᱮᱜᱼᱟ ᱢᱮᱱ ᱫᱟᱠᱚ ᱡᱩᱫᱤ ᱱᱚᱰᱮ ᱵᱟᱯᱮ ᱠᱚᱨᱟᱣᱮᱜ ᱠᱟᱱ ᱠᱷᱟᱡ ᱛᱚ ᱯᱷᱤᱨ ᱚᱸᱰᱮ ᱨᱤᱢᱥ ᱠᱚ ᱨᱮᱯᱷᱟᱨ ᱠᱮᱜ ᱞᱮᱭᱟ ᱚᱸᱰᱮ ᱞᱮ ᱪᱟᱞᱟᱣ ᱮᱱᱟ ᱚᱸᱰᱮ ᱪᱟᱞᱟᱣ ᱠᱟᱛᱮ ᱩᱱᱤ ᱰᱚᱠᱴᱚᱨ ᱡᱟᱦᱟᱸᱭ ᱦᱮᱰ ᱚᱯᱷ ᱠᱟᱨᱰᱤᱭᱳᱞᱚᱡᱤ ᱠᱟᱱᱟᱭ ᱪᱮᱫᱟᱜ ᱥᱮ ᱠᱚᱲᱟᱢ ᱦᱟᱹᱥᱩ ᱠᱟᱱᱟ ᱛᱚ ᱠᱟᱨᱰᱤᱭᱳᱞᱚᱡᱤ ᱵᱤᱵᱷᱟᱜᱽ ᱨᱮᱱ ᱜᱮ ᱩᱱᱤ ᱤᱭᱟᱹ ᱛᱟᱦᱮᱸ ᱠᱟᱱᱟᱭ ᱥᱯᱮᱥᱟᱞᱤᱥᱴ ᱚᱱᱟ ᱨᱮᱱ ᱩᱱᱤ ᱦᱮᱰ ᱩᱱᱤ ᱥᱟᱛᱮᱜ ᱞᱮ ᱧᱟᱯᱟᱢ ᱮᱱᱟ ᱧᱟᱯᱟᱢ ᱠᱟᱛᱮ ᱩᱱᱤ ᱞᱟᱹᱭᱟᱜ ᱞᱮᱭᱟᱭ ᱠᱤ ᱢᱮᱱᱫᱟᱭ ᱱᱤᱱᱟᱹᱜ ᱠᱚᱢ ᱩᱢᱮᱨ ᱨᱮ ᱪᱚᱵᱽᱵᱤᱥ ᱥᱟᱞ ᱨᱮ ᱱᱚᱣᱟ ᱜᱮ ᱱᱚᱰᱮ ᱦᱚᱸ ᱯᱨᱟᱭᱵᱷᱮᱴ ᱦᱚᱥᱯᱤᱴᱟᱞ ᱨᱮᱦᱚᱸ ᱠᱚ ᱢᱮᱱᱮᱫ ᱛᱟᱦᱮᱱᱟ ᱠᱤ ᱱᱤᱱᱟᱹᱜ ᱠᱚᱢ ᱩᱢᱮᱨ ᱨᱮ ᱱᱚᱣᱟ ᱠᱚ ᱪᱤᱠᱟᱹᱛᱮ ᱠᱩᱞᱤ ᱵᱟᱲᱟ ᱠᱤᱫᱤᱧᱟ ᱠᱚ ᱱᱟᱥᱟᱣ ᱮᱫ ᱛᱟᱦᱮᱱᱟᱢ ᱥᱮ ᱡᱟᱦᱟᱱᱟᱜ ᱤᱭᱟᱹ ᱥᱤᱠᱨᱮᱴ ᱠᱚ ᱢᱮᱱᱠᱷᱟᱱ ᱚᱱᱠᱟ ᱫᱚ ᱛᱤᱥ ᱦᱚᱸ ᱤᱧ ᱵᱟᱹᱧ ᱤᱭᱩᱡᱽ ᱠᱟᱫᱟ ᱛᱚ ᱚᱱᱟ ᱠᱚᱧ ᱞᱟᱹᱭ ᱵᱟᱲᱟᱣ ᱠᱟᱜ ᱠᱚᱣᱟ ᱟᱫᱚ ᱠᱚ ᱢᱮᱱᱫᱟ ᱛᱚᱵᱮ ᱮᱴᱟᱜ ᱠᱟᱨᱚᱱ ᱦᱚᱸ ᱦᱩᱭ ᱫᱟᱲᱮᱭᱟᱜᱼᱟ ᱛᱚ ᱚᱸᱰᱮ ᱦᱟᱸᱰᱮ ᱦᱚᱸ ᱚᱱᱠᱟ ᱜᱮ ᱞᱟᱹᱭᱟᱫ ᱞᱮᱭᱟ ᱟᱫᱚ ᱢᱮᱱ ᱮᱫᱟᱭ ᱠᱳᱭ ᱵᱟᱛ ᱵᱟᱹᱱᱩᱜᱼᱟ ᱡᱟᱫᱟ ᱵᱟᱲᱟ ᱤᱥᱩ ᱫᱚ ᱵᱟᱝ ᱠᱟᱱᱟ ᱛᱷᱚᱲᱟ ᱢᱤᱫᱴᱮᱱ ᱪᱷᱳᱴᱟ ᱥᱟ ᱚᱯᱟᱨᱮᱥᱚᱱ ᱦᱩᱭᱩᱜᱼᱟ ᱟᱨ ᱚᱱᱟ ᱞᱟᱹᱜᱤᱫ ᱢᱮᱛᱟᱫ ᱞᱮᱭᱟ ᱠᱤ ᱯᱳᱭᱞᱳ ᱫᱚ ᱟᱭᱩᱥᱢᱟᱱ ᱠᱟᱨᱰ ᱢᱮᱱ ᱮᱫᱟᱭ ᱡᱩᱫᱤ ᱯᱮ ᱟᱭᱩᱥᱢᱟᱱ ᱠᱟᱨᱰ ᱯᱮ ᱵᱮᱱᱟᱣᱮᱫ ᱠᱟᱱᱟ ᱛᱚ ᱯᱷᱨᱤ ᱛᱮ ᱦᱩᱭᱩᱜ ᱛᱟᱯᱮᱭᱟ ᱟᱨ ᱵᱟᱝᱠᱷᱟᱱ ᱯᱚᱭᱥᱟ ᱛᱷᱚᱲᱟ ᱠᱷᱚᱨᱪᱟ ᱧᱚᱜᱚᱜᱼᱟ ᱛᱚ ᱚᱱᱠᱟ ᱜᱮ ᱞᱟᱹᱭᱟᱫ ᱞᱮᱭᱟᱭ ᱫᱩ ᱰᱮᱲ ᱞᱟᱠᱷ ᱠᱷᱚᱱᱟᱜ ᱚᱱᱠᱟ ᱢᱚᱛᱞᱚᱵ ᱫᱩ ᱞᱟᱠᱷ ᱠᱮ ᱵᱤᱪ ᱪᱮᱫᱟᱜ ᱚᱱᱟ ᱦᱚᱸ ᱛᱤᱱᱟᱹᱜ ᱥᱴᱮᱱᱴ ᱞᱟᱜᱟᱣ ᱦᱩᱭᱩᱜᱼᱟ ᱦᱟᱸᱰᱮ ᱱᱚᱰᱮ ᱢᱟᱠᱚ ᱢᱮᱛᱟᱜ ᱞᱮ ᱛᱟᱦᱮᱱ ᱜᱮ ᱢᱤᱫᱴᱮᱱ ᱜᱮ ᱞᱟᱜᱟᱣ ᱦᱩᱭᱩᱜᱼᱟ ᱛᱚ ᱢᱤᱫᱴᱮᱱ ᱢᱤᱫᱴᱮᱱ ᱥᱴᱮᱱᱴ ᱨᱮᱱᱟᱜ ᱜᱮ ᱞᱟᱜᱽ ᱵᱷᱟᱜᱽ ᱫᱟᱢ ᱦᱩᱭᱩᱜ ᱛᱟᱦᱮᱱᱟ ᱮᱠ ᱠᱷᱚᱱᱟᱜ ᱰᱮᱲ ᱞᱟᱠᱷ ᱫᱷᱟᱹᱵᱤᱡ ᱟᱫᱚ ᱛᱤᱱᱟᱹᱜ ᱠᱚ ᱞᱟᱜᱟᱣ ᱟᱢᱟ ᱚᱱᱟ ᱦᱤᱥᱟᱹᱵᱽ ᱛᱮ ᱟᱞᱟᱜᱽ ᱟᱞᱟᱜᱽ ᱫᱟᱢ ᱢᱮᱱᱟᱜᱼᱟ ᱚᱱᱟ ᱦᱤᱥᱟᱹᱵᱽ ᱛᱮ ᱵᱟᱹᱲᱛᱤ ᱤᱫᱤᱜᱼᱟ ᱛᱚ ᱚᱱᱠᱟ ᱠᱟᱛᱮᱫ ᱠᱚ ᱪᱮᱫᱟᱜ ᱥᱮ ᱟᱭᱩᱥᱢᱟᱱ ᱛᱮ ᱞᱮ ᱢᱮᱱᱫᱟ ᱯᱷᱨᱤ ᱛᱚ ᱛᱷᱚᱲᱟ ᱫᱤᱱ ᱫᱚᱞᱮ ᱴᱨᱟᱭ ᱞᱮᱜᱟ ᱠᱮᱫᱟ ᱮᱯᱞᱟᱭ ᱞᱮᱜᱟ ᱠᱮᱫᱟ ᱯᱳᱭᱞᱳ ᱫᱚ ᱵᱟᱲᱟᱭ ᱵᱟᱝ ᱛᱟᱦᱮᱸ ᱠᱟᱱᱟ ᱠᱤ ᱤᱱᱟᱹᱜ ᱡᱟᱱᱠᱟᱨᱤ ᱟᱸᱡᱚᱢ ᱵᱟᱲᱟ ᱫᱚ ᱦᱩᱭ ᱠᱟᱱ ᱛᱟᱦᱮᱱ ᱜᱮᱭᱟ ᱢᱮᱱᱠᱷᱟᱱ ᱚᱠᱚᱭ ᱵᱟᱲᱟᱭᱟ ᱠᱤ ᱱᱚᱣᱟ ᱱᱤᱝᱠᱟᱹ ᱯᱨᱚᱵᱞᱮᱢ ᱦᱩᱭᱩᱜᱼᱟ ᱡᱟᱦᱟᱸ ᱛᱤᱥ ᱚᱱᱟ ᱤᱭᱟᱹᱛᱮ ᱟᱭᱩᱥᱢᱟᱱ ᱠᱟᱨᱰ ᱠᱚ ᱵᱟᱝ ᱵᱮᱱᱟᱣ ᱠᱟᱱ ᱛᱟᱦᱮᱱᱟ ᱛᱚ ᱚᱱᱟᱛᱮ ᱮᱱ ᱦᱤᱞᱳᱜ ᱞᱮ ᱵᱟᱱᱟ ᱠᱮᱜᱼᱟ ᱤᱭᱟᱹ ᱵᱟᱱᱟ ᱨᱮᱱᱟᱜ ᱞᱮ ᱮᱯᱞᱟᱭ ᱠᱮᱜᱼᱟ ᱢᱮᱱᱠᱷᱟᱱ ᱛᱷᱚᱲᱟ ᱡᱟᱦᱟᱸ ᱟᱭᱩᱥᱢᱟᱱ ᱠᱟᱨᱰ ᱞᱟᱹᱜᱤᱫ ᱞᱟᱜᱟᱜᱼᱟ ᱚᱱᱟ ᱨᱟᱥᱚᱱ ᱠᱟᱨᱰ ᱚᱱᱟ ᱨᱟᱥᱚᱱ ᱠᱟᱨᱰ ᱨᱮ ᱛᱷᱚᱲᱟ ᱰᱮᱴ ᱚᱯᱷ ᱵᱟᱨᱛᱷ ᱟᱨ ᱱᱚᱣᱟ ᱟᱫᱷᱟᱨ ᱠᱟᱨᱰ ᱨᱮᱱᱟᱜ ᱰᱮᱴ ᱚᱯᱷ ᱵᱟᱨᱛᱷ ᱨᱮ ᱛᱷᱚᱲᱟ ᱯᱷᱟᱨᱟᱠ ᱛᱟᱦᱮᱸ ᱠᱟᱱᱟ ᱚᱱᱟ ᱞᱟᱹᱜᱤᱫ ᱛᱮ ᱵᱟᱝ ᱵᱟᱱᱟᱣ ᱞᱮᱱᱟ ᱛᱩᱨᱟᱹᱱᱛ ᱛᱚᱞᱮ ᱢᱮᱱ ᱠᱮᱜᱼᱟ ᱟᱨ ᱩᱱᱠᱩ ᱦᱚᱸ ᱰᱚᱠᱴᱚᱨ ᱦᱚᱸᱠᱚ ᱢᱮᱱᱮᱜ ᱛᱟᱦᱮᱱᱟ ᱩᱢᱟᱹᱨ ᱠᱟᱹᱴᱤᱡ ᱜᱮᱭᱟ ᱤᱭᱚᱝ ᱩᱢᱟᱹᱨ ᱨᱮᱱ ᱠᱚᱲᱟ ᱠᱟᱱᱟᱭ ᱛᱚ ᱞᱚᱜᱚᱱ ᱯᱮ ᱡᱚᱞᱫᱤ ᱯᱮ ᱡᱚᱞᱫᱤ ᱡᱟᱦᱟᱸ ᱞᱮᱠᱟ ᱠᱟᱛᱮᱫ ᱜᱮ ᱯᱚᱭᱥᱟ ᱯᱮ ᱡᱚᱜᱟᱲ ᱫᱟᱲᱮᱭᱟᱜ ᱠᱷᱟᱱ ᱛᱚ ᱚᱱᱟ ᱚᱱᱟ ᱠᱚᱞᱮ ᱦᱩᱫᱤᱥ ᱠᱮᱫ ᱠᱷᱟᱱ ᱢᱮᱱᱫᱟ ᱩᱱᱟᱹᱜ ᱡᱚᱞᱫᱤ ᱯᱚᱭᱥᱟ ᱫᱚ ᱚᱠᱟ ᱨᱮᱵᱚᱱ ᱧᱟᱢᱟ ᱪᱮᱫᱟᱜ ᱥᱮ ᱚᱱᱟ ᱠᱷᱚᱱ ᱞᱟᱦᱟ ᱜᱮ ᱚᱱᱟ ᱠᱷᱚᱱ ᱞᱟᱦᱟ ᱜᱮ ᱯᱨᱟᱭᱵᱷᱮᱴ ᱨᱮᱦᱚᱸ ᱫᱚᱢᱮ ᱠᱷᱚᱨᱪᱟ ᱡᱮᱛᱮ ᱚᱱᱟ ᱯᱷᱤᱨ ᱵᱤᱨᱮᱱᱫᱨᱚ ᱫᱟᱭ ᱞᱟᱹᱭᱟᱫ ᱯᱮ ᱛᱟᱵᱚᱱ ᱜᱮᱭᱟ ᱠᱤ ᱡᱟᱦᱟᱸᱭ ᱢᱚᱛᱞᱚᱵ ᱚᱲᱟᱜ ᱨᱮᱱ ᱦᱚᱲ ᱡᱟᱦᱟᱸᱭ ᱚᱲᱟᱜ ᱦᱚᱲ ᱛᱟᱦᱮᱸ ᱠᱟᱱᱟᱭ ᱩᱱᱤᱭᱟᱜ ᱦᱚᱸ ᱛᱷᱚᱲᱟ ᱫᱤᱱ ᱞᱟᱦᱟ ᱜᱮ ᱤᱭᱟᱹ ᱦᱩᱭ ᱞᱮᱱᱟ ᱰᱮᱞᱤᱵᱷᱟᱨᱤ ᱦᱩᱭ ᱞᱮᱱᱟ ᱚᱱᱟ ᱨᱮᱦᱚᱸ ᱩᱱᱤ ᱚᱯᱟᱨᱮᱥᱚᱱ ᱥᱩᱨᱩ ᱦᱩᱭᱱᱟ ᱛᱚ ᱚᱱᱟ ᱞᱟᱹᱜᱤᱫ ᱛᱮ ᱚᱸᱰᱮ ᱦᱚᱸ ᱯᱚᱭᱥᱟ ᱠᱷᱚᱨᱪᱟ ᱵᱟᱲᱟ ᱦᱩᱭ ᱞᱮᱱᱟ ᱚᱱᱟ ᱞᱟᱹᱜᱤᱫ ᱛᱮ ᱛᱷᱚᱲᱟ ᱯᱚᱭᱥᱟ ᱚᱲᱟᱜ ᱠᱚᱨᱮ ᱵᱟᱝ ᱛᱟᱦᱮᱸ ᱠᱟᱱᱟ ᱤᱱᱟᱹᱜ ᱛᱚ ᱚᱱᱟ ᱞᱟᱹᱜᱤᱫ ᱛᱮ ᱵᱤᱨᱮᱱ ᱫᱟᱫᱟᱭ ᱢᱮᱱ ᱠᱮᱜᱼᱟ ᱥᱮ ᱟᱞᱮ ᱞᱮ ᱦᱩᱫᱤᱥ ᱵᱟᱲᱟ ᱠᱮᱜᱼᱟ ᱠᱤ ᱥᱟᱵᱥᱠᱨᱟᱭᱵᱟᱨ ᱠᱚᱦᱚᱸ ᱟᱹᱰᱤ ᱢᱤᱫ ᱵᱟᱨ ᱡᱟᱦᱟᱸᱭ ᱡᱟᱦᱟᱸᱭ ᱟᱲᱮ ᱯᱟᱥᱮ ᱨᱮᱱ ᱠᱟᱱᱟ ᱩᱱᱠᱩ ᱢᱟᱠᱚ ᱵᱟᱲᱟᱭ ᱠᱟᱜ ᱛᱟᱦᱮᱱ ᱜᱮ ᱡᱟᱦᱟᱸᱭ ᱥᱚᱢᱟᱡᱽ ᱤᱭᱟᱹ ᱡᱟᱦᱟᱸ ᱥᱚᱝᱜᱚᱴᱷᱚᱱ ᱠᱚᱨᱮᱱ ᱢᱮᱱᱟᱜ ᱠᱚᱣᱟ ᱢᱮᱱᱠᱷᱟᱱ ᱡᱟᱦᱟᱸᱭ ᱥᱟᱵᱥᱠᱨᱟᱭᱵᱟᱨ ᱠᱚ ᱩᱱᱠᱩ ᱵᱟᱠᱚ ᱵᱟᱲᱟᱭ ᱠᱟᱫ ᱛᱟᱦᱮᱱᱟ ᱛᱚ ᱠᱚ ᱢᱮᱱᱫᱟ ᱢᱤᱫ ᱫᱚᱢ ᱥᱟᱵᱥᱠᱨᱟᱭᱵᱟᱨ ᱠᱚᱦᱚᱸ ᱱᱚᱣᱟ ᱟᱯᱰᱮᱴ ᱠᱚ ᱵᱩᱡᱟ ᱟᱨ ᱥᱟᱶᱛᱮ ᱡᱩᱫᱤ ᱡᱟᱦᱟᱸᱭ ᱰᱳᱱᱮᱴ ᱥᱟᱱᱟ ᱠᱚᱣᱟ ᱵᱤᱨᱮᱱᱫᱟ ᱜᱮᱧ ᱢᱮᱛᱟ ᱫᱮᱭᱟ ᱢᱟ ᱛᱚᱵᱮ ᱴᱷᱤᱠ ᱜᱮᱭᱟ ᱛᱚᱵᱮ ᱵᱮᱱᱟᱣ ᱵᱮᱱᱟᱣ ᱛᱟᱵᱚᱱ ᱢᱮ ᱟᱨ ᱚᱱᱟ ᱞᱮᱠᱟᱛᱮ ᱵᱮᱱᱟᱣ ᱠᱟᱛᱮᱫ ᱞᱟᱹᱭ ᱟᱫ ᱯᱮᱭᱟ ᱟᱨ ᱡᱚᱛᱚ ᱦᱚᱲ ᱴᱷᱮᱱ ᱟᱹᱰᱤ ᱟᱹᱰᱤ ᱥᱟᱨᱦᱟᱣ ᱤᱧ ᱢᱮᱱᱟ ᱪᱮᱫᱟᱜ ᱥᱮ ᱤᱱᱟᱹᱜ ᱥᱳᱥᱟᱞ ᱢᱤᱰᱤᱭᱟ ᱨᱮᱱᱟᱜ ᱥᱟᱹᱨᱤᱜᱮ ᱟᱯᱮ ᱡᱟᱦᱟᱸ ᱯᱟᱣᱟᱨ ᱵᱚᱱ ᱢᱮᱱ ᱫᱟᱲᱮᱭᱟᱜᱼᱟ ᱟᱹᱰᱤ ᱜᱮ ᱯᱟᱣᱟᱨ ᱢᱮᱱᱟᱜᱼᱟ ᱪᱮᱫᱟᱜ ᱥᱮ ᱥᱳᱥᱟᱞ ᱢᱤᱰᱤᱭᱟ ᱦᱚᱛᱮᱡ ᱛᱮ ᱟᱹᱰᱤ ᱜᱮ ᱜᱚᱲᱚ ᱥᱚᱯᱚᱦᱚᱫ ᱧᱟᱢ ᱮᱱᱟ ᱥᱟᱶᱛᱮ ᱱᱚᱣᱟ ᱥᱟᱢᱟᱡᱤᱠ ᱜᱨᱩᱯ ᱠᱚᱛᱮ ᱥᱟᱶ ᱥᱟᱢᱟᱡᱤᱠ ᱥᱚᱝᱜᱚᱴᱷᱚᱱ ᱠᱚ ᱥᱟᱶᱛᱮ ᱡᱩᱲᱟᱹᱣ ᱛᱟᱦᱮᱸ ᱦᱩᱭ ᱛᱟᱦᱮᱸ ᱦᱩᱭ ᱞᱮᱱ ᱛᱮ ᱩᱱᱠᱩ ᱥᱟᱶ ᱩᱱᱠᱩ ᱦᱚᱛᱮᱡ ᱛᱮᱦᱚᱸ ᱟᱹᱰᱤ ᱜᱮ ᱥᱟᱯᱳᱨᱴ ᱦᱩᱭ ᱮᱱᱟ ᱟᱹᱰᱤ ᱜᱮ ᱥᱟᱯᱳᱨᱴ ᱧᱟᱢ ᱮᱱᱟ ᱡᱚᱛᱚ ᱦᱚᱲ ᱴᱷᱮᱱ ᱱᱚᱣᱟ ᱜᱤᱧ ᱢᱮᱱᱟ ᱠᱤ ᱟᱨ ᱫᱚᱦᱲᱟ ᱛᱮ ᱱᱮᱦᱚᱨ ᱡᱮ ᱱᱚᱝᱠᱟᱱ ᱫᱩᱠ ᱜᱷᱟᱹᱲᱤ ᱨᱮ ᱜᱚᱲᱚ ᱯᱮ ᱮᱢ ᱮᱱᱟ ᱟᱹᱰᱤ ᱜᱮ ᱠᱟᱹᱢᱤ ᱨᱮ ᱞᱟᱜᱟᱣ ᱮᱱᱟ ᱪᱮᱫᱟᱜ ᱥᱮ ᱟᱹᱰᱤ ᱵᱮᱥ ᱛᱮ ᱵᱮᱥ ᱥᱟᱺᱦᱤᱡ ᱛᱮ ᱚᱯᱟᱨᱮᱥᱚᱱ ᱦᱚᱸ ᱦᱩᱭᱱᱟ ᱟᱨ ᱮᱠᱮ ᱮᱠᱮ ᱛᱮᱫᱚ ᱟᱹᱰᱤ ᱜᱟᱱ ᱦᱚᱲ ᱜᱚᱲᱚ ᱯᱮ ᱮᱢ ᱞᱮᱱᱟ ᱚᱱᱟᱛᱮ ᱮᱠᱮ ᱮᱠᱮ ᱛᱮᱫᱚ ᱵᱟᱹᱧ ᱥᱟᱨᱦᱟᱣ ᱵᱟᱹᱧ ᱪᱟᱞ ᱫᱟᱲᱮᱭᱟᱯᱮᱭᱟ ᱡᱩᱫᱤ ᱡᱟᱦᱟᱸ ᱛᱤᱥ ᱧᱟᱯᱟᱢ ᱮᱢᱟᱱ ᱦᱩᱭᱩᱜ ᱠᱷᱟᱱ ᱫᱚ ᱦᱩᱭ ᱫᱟᱲᱮᱭᱟᱜᱼᱟ ᱢᱮᱱᱠᱷᱟᱱ ᱥᱟᱶ ᱛᱮᱜᱮ ᱡᱚᱛᱚ ᱦᱚᱲᱤᱧ ᱢᱮᱛᱟ ᱯᱮ ᱠᱟᱱᱟ ᱡᱟᱦᱟᱸ ᱛᱤᱱᱟᱹᱜ ᱜᱮ ᱥᱳᱥᱟᱞ ᱢᱤᱰᱤᱭᱟ ᱨᱮ ᱡᱟᱦᱟᱸ ᱛᱤᱱᱟᱹᱜ ᱜᱮ ᱵᱷᱤᱰᱭᱳ ᱯᱮ ᱵᱮᱱᱟᱣ ᱠᱮᱜᱼᱟ ᱤᱧ ᱵᱟᱵᱚᱫ ᱛᱮ ᱡᱟᱦᱟᱸ ᱛᱤᱱᱟᱹᱜ ᱜᱮ ᱵᱷᱤᱰᱭᱳ ᱯᱮ ᱥᱮᱭᱟᱨ ᱠᱮᱜᱼᱟ ᱡᱟᱦᱟᱸ ᱛᱤᱱᱟᱹᱜ ᱜᱮ ᱱᱚᱣᱟ ᱨᱮ ᱜᱚᱲᱚ ᱥᱚᱯᱚᱦᱚᱫ ᱯᱮ ᱮᱢ ᱮᱱᱟ ᱱᱚᱝᱠᱟ ᱦᱚᱸᱠᱚ ᱮᱢ ᱠᱟᱱᱟ ᱫᱚᱥ ᱴᱟᱠᱟ ᱡᱟᱦᱟᱸᱭ ᱫᱚ ᱵᱤᱥ ᱴᱟᱠᱟ ᱯᱚᱪᱟᱥ ᱴᱟᱠᱟ ᱥᱚ ᱴᱟᱠᱟ ᱯᱟᱸᱥᱥᱚ ᱴᱟᱠᱟ ᱦᱟᱡᱟᱨ ᱴᱟᱠᱟ ᱫᱩ ᱦᱟᱡᱟᱨ ᱴᱟᱠᱟ ᱛᱤᱱ ᱦᱟᱡᱟᱨ ᱴᱟᱠᱟ ᱦᱟᱹᱵᱤᱡ ᱥᱟᱶᱛᱮ ᱥᱟᱲᱮ ᱪᱷᱚᱭ ᱦᱟᱡᱟᱨ ᱴᱟᱠᱟ ᱦᱟᱹᱵᱤᱡ ᱯᱚᱭᱥᱟ ᱠᱚ ᱮᱢ ᱠᱟᱱᱟ ᱢᱤᱫ ᱦᱚᱲ ᱜᱮ ᱚᱱᱠᱟᱱ ᱟᱨ ᱟᱹᱰᱤ ᱜᱟᱱ ᱦᱚᱲ ᱠᱚ ᱰᱳᱱᱮᱴ ᱠᱟᱫᱟ ᱢᱤᱫ ᱫᱤᱱ ᱢᱮᱱ ᱫᱟᱲᱮᱭᱟᱜ ᱵᱚᱱ ᱪᱚᱵᱵᱤᱥ ᱜᱷᱚᱱᱴᱟ ᱟᱱᱰᱟᱨ ᱨᱮᱜᱮ ᱛᱤᱨᱤᱥ ᱠᱷᱚᱱᱟᱜ ᱪᱚᱞᱞᱤᱥ ᱦᱟᱡᱟᱨ ᱴᱟᱠᱟ ᱮᱠᱟᱣᱩᱱᱴ ᱨᱮ ᱵᱚᱞᱚᱭᱮᱱᱟ ᱚᱱᱟ ᱰᱳᱱᱮᱥᱚᱱ ᱯᱚᱭᱥᱟ ᱛᱚ ᱟᱹᱰᱤ ᱟᱹᱰᱤ ᱥᱟᱨᱦᱟᱣ ᱠᱤ ᱡᱟᱦᱟᱸ ᱛᱤᱱᱟᱹᱜ ᱜᱮ ᱱᱚᱣᱟ ᱡᱟᱦᱟᱸ ᱛᱤᱱᱟᱹᱜ ᱥᱚᱝᱜᱚᱴᱷᱚᱱ ᱥᱟᱛᱮ ᱡᱩᱲᱟᱹᱣ ᱛᱟᱦᱮᱸ ᱠᱟᱹᱱᱟᱹᱧ ᱜᱨᱩᱯ ᱠᱚᱨᱮ ᱩᱱᱠᱩ ᱠᱚ ᱦᱚᱸ ᱟᱹᱰᱤ ᱜᱟᱱ ᱠᱚ ᱮᱢ ᱮᱱᱟ ᱟᱨ ᱥᱟᱶᱛᱮ ᱥᱳᱥᱟᱞ ᱢᱤᱰᱤᱭᱟ ᱦᱚᱛᱮᱡ ᱛᱮ ᱡᱟᱦᱟᱸᱭ ᱠᱚ ᱵᱟᱲᱟᱭ ᱠᱟᱛᱮᱫ ᱩᱱᱠᱩ ᱦᱚᱸᱠᱚ ᱮᱢ ᱮᱱᱟ ᱟᱨᱦᱚᱸ ᱠᱚ ᱮᱢ ᱠᱚᱜᱼᱟ ᱯᱟᱞᱮᱫ ᱵᱷᱤᱰᱤᱭᱳ ᱦᱚᱸ ᱰᱷᱮᱨ ᱵᱟᱝ ᱪᱟᱞᱟᱣ ᱞᱮᱱ ᱛᱟᱵᱚᱱᱟ ᱟᱨ ᱥᱟᱶᱛᱮ ᱟᱹᱰᱤᱜᱟᱱ ᱡᱟᱦᱟᱸ ᱠᱚᱞᱮᱡᱽ ᱡᱟᱦᱟᱸ ᱠᱚᱞᱮᱡᱽ ᱨᱤᱧ ᱯᱟᱲᱦᱟᱜ ᱠᱟᱱ ᱛᱟᱦᱮᱱᱟ ᱤᱧ ᱵᱤᱴᱮᱠ ᱠᱟᱹᱫᱟᱹᱧ ᱡᱟᱦᱟᱸ ᱠᱚᱞᱮᱡᱽ ᱠᱷᱚᱱᱟᱜ ᱚᱸᱰᱮᱱ ᱠᱚᱦᱚᱸ ᱥᱤᱱᱤᱭᱟᱨ ᱠᱚᱦᱚᱸ ᱟᱹᱰᱤ ᱰᱳᱱᱮᱥᱚᱱ ᱠᱚ ᱮᱢ ᱮᱱᱟ ᱩᱱᱠᱩ ᱦᱚᱸ ᱵᱮᱥ ᱜᱮᱠᱚ ᱮᱢ ᱮᱱᱟ ᱚᱸᱰᱮᱱ ᱠᱚ ᱥᱤᱱᱤᱭᱟᱨ ᱥᱟᱶᱛᱮ ᱠᱞᱟᱥᱢᱮᱴ ᱡᱟᱦᱟᱸᱭ ᱠᱞᱟᱥ ᱨᱮᱞᱮ ᱛᱟᱦᱮᱸ ᱠᱟᱱᱟ ᱩᱱᱠᱩ ᱠᱚᱦᱚᱸ ᱟᱨ ᱥᱟᱶᱛᱮ ᱡᱟᱦᱟᱸ ᱤᱥᱠᱩᱞ ᱨᱤᱧ ᱯᱟᱲᱦᱟᱣ ᱞᱮᱱᱟ ᱴᱮᱱ ᱠᱞᱟᱥ ᱠᱷᱚᱱ ᱞᱟᱦᱟ ᱢᱟᱲᱟᱝ ᱚᱱᱟ ᱤᱥᱠᱩᱞ ᱢᱤᱫᱴᱮᱱ ᱥᱚᱝᱥᱛᱷᱟ ᱨᱮ ᱪᱟᱹᱞᱩᱜ ᱛᱟᱦᱮᱱᱟ ᱞᱟᱹᱠᱷᱤᱠᱟᱱᱛ ᱥᱚᱝᱥᱛᱷᱟ ᱚᱱᱟ ᱤᱥᱠᱩᱞ ᱥᱮᱫ ᱠᱷᱚᱱ ᱦᱚᱸ ᱵᱮᱥ ᱜᱮᱠᱚ ᱜᱚᱲᱚᱭᱮᱱᱟ ᱢᱤᱫᱴᱮᱱ ᱴᱨᱟᱥᱴ ᱨᱤᱧ ᱡᱩᱲᱟᱹᱧ ᱛᱟᱦᱮᱸ ᱠᱟᱱᱟ ᱡᱟᱦᱟᱸ ᱡᱟᱦᱟᱸ ᱫᱚ ᱟᱨᱯᱟᱱ ᱵᱷᱟᱨᱛᱤ ᱴᱨᱟᱥᱴ ᱡᱟᱦᱟᱸ ᱫᱚ ᱢᱤᱫᱴᱮᱱ ᱮᱱ ᱡᱤ ᱳ ᱠᱟᱱᱟ ᱚᱱᱟ ᱨᱮᱦᱚᱸ ᱡᱩᱲᱟᱹᱣᱤᱧ ᱛᱟᱦᱮᱸ ᱠᱟᱱᱛᱮ ᱩᱱᱠᱩ ᱥᱮᱫ ᱠᱷᱚᱱ ᱦᱚᱸ ᱟᱹᱰᱤ ᱟᱭᱢᱟ ᱜᱚᱲᱚ ᱠᱚ ᱮᱢ ᱮᱱᱟ ᱛᱚ ᱥᱟᱱᱟᱢ ᱦᱚᱲ ᱜᱮ ᱥᱟᱱᱟᱢ ᱦᱚᱲ ᱡᱟᱦᱟᱸ ᱛᱤᱱᱟᱹᱜ ᱜᱮ ᱜᱚᱲᱚ ᱯᱮ ᱮᱢ ᱮᱱᱟ ᱥᱟᱱᱟᱢ ᱦᱚᱲ ᱫᱚᱦᱲᱟ ᱛᱮ ᱯᱷᱤᱨ ᱛᱮ ᱟᱹᱰᱤ ᱟᱹᱰᱤ ᱥᱟᱨᱦᱟᱣ ᱟᱨᱦᱚᱸ ᱟᱯᱮ ᱠᱚᱣᱟᱜ ᱛᱷᱩᱢ ᱫᱟᱲᱮ ᱥᱟᱶᱛᱮ ᱟᱯᱮ ᱠᱚᱣᱟᱜ ᱟᱥᱤᱨᱵᱟᱫᱽ ᱢᱮᱱ ᱫᱟᱲᱮᱭᱟᱜᱼᱟ ᱵᱚᱱ ᱥᱮ ᱟᱯᱮ ᱠᱚᱣᱟᱜ ᱜᱚᱲᱚ ᱛᱮᱜᱮ ᱱᱤᱛᱚᱜ ᱱᱤᱛᱚᱜ ᱵᱮᱥ ᱜᱮ ᱢᱤᱱᱟᱹᱧ ᱛᱟᱵᱚᱱᱟ ᱟᱨ ᱟᱥᱟᱜ ᱟᱹᱧ ᱟᱥᱟ ᱵᱮᱥ ᱜᱮ ᱛᱟᱦᱮᱱ ᱛᱟᱵᱚᱱᱟ ᱠᱷᱟᱹᱞᱤ ᱱᱤᱛᱚᱜ ᱫᱚ ᱨᱟᱱ ᱪᱟᱞᱟᱜ ᱟᱨ ᱯᱟᱨᱦᱮᱡᱽ ᱠᱚ ᱢᱮᱱ ᱠᱟᱫᱟ ᱚᱱᱟ ᱠᱚ ᱟᱵᱚ ᱵᱮᱥ ᱛᱮᱵᱚᱱ ᱯᱷᱳᱞᱳᱭᱟ ᱟᱨ ᱛᱷᱚᱲᱟ ᱜᱟᱱ ᱵᱤᱨᱮᱱᱫᱨᱚ ᱱᱟᱛᱷ ᱢᱩᱪᱟᱹᱫ ᱨᱮ ᱢᱮᱛᱟ ᱵᱚᱱᱟᱭ
ᱴᱷᱤᱠ ᱜᱮᱭᱟ ᱛᱚᱵᱮ ᱯᱮ ᱟᱸᱡᱚᱢ ᱠᱮᱫ ᱛᱟᱵᱚᱱ ᱜᱮᱭᱟ ᱱᱩᱭ ᱥᱩᱵᱷᱟᱥ ᱵᱟᱹᱵᱩᱣᱟᱜ ᱤᱭᱟᱹ ᱢᱚᱪᱟ ᱠᱷᱚᱱᱟᱜ ᱡᱟᱦᱟᱸᱭ ᱞᱟᱹᱭᱟᱜ ᱯᱮᱭᱟ ᱡᱮ ᱪᱮᱫ ᱞᱮᱠᱟ ᱩᱱᱤ ᱥᱟᱶ ᱜᱷᱚᱴᱚᱱᱟ ᱦᱩᱭᱮᱱᱟ ᱟᱨ ᱟᱯᱮ ᱠᱚ ᱱᱩᱭ ᱦᱚᱸ ᱟᱹᱰᱤ ᱟᱹᱰᱤ ᱥᱟᱨᱦᱟᱣ ᱮ ᱪᱟᱞ ᱟᱯᱮᱭᱟ ᱪᱮᱫᱟᱜ ᱥᱮ ᱟᱹᱰᱤ ᱯᱮ ᱜᱚᱲᱚᱭᱮᱱᱟ ᱟᱨ ᱥᱟᱹᱨᱤ ᱜᱮ ᱜᱚᱲᱚ ᱟᱠᱟᱱ ᱜᱮᱭᱟ ᱯᱮ ᱟᱨ ᱱᱚᱝᱠᱟ ᱜᱮ ᱞᱟᱦᱟ ᱥᱮᱫ ᱦᱚᱸ ᱜᱚᱲᱚᱜ ᱛᱟᱵᱚᱱ ᱯᱮ ᱟᱨ ᱮᱠᱮᱱ ᱛᱚ ᱚᱱᱟ ᱤᱭᱟᱹ ᱛᱤᱧ ᱢᱮᱱᱟ ᱡᱮ ᱟᱵᱚ ᱡᱚᱛᱚ ᱜᱮ ᱜᱚᱴᱟ ᱢᱟᱱᱮ ᱛᱤᱱᱟᱹᱜ ᱟᱵᱚᱣᱟᱜ ᱥᱚᱢᱟᱡᱽ ᱨᱮᱱ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱥᱟᱱᱟᱢ ᱜᱮ ᱡᱩᱢᱤᱫ ᱠᱟᱛᱮᱫ ᱵᱚᱱ ᱛᱟᱦᱮᱱ ᱢᱟ ᱟᱨ ᱥᱟᱱᱟᱢ ᱜᱮᱵᱚᱱ ᱜᱚᱲᱚ ᱟᱠᱚ ᱢᱟ ᱡᱩᱫᱤ ᱜᱚᱲᱚ ᱠᱚ ᱢᱮᱱ ᱞᱮᱠᱷᱟᱱ ᱪᱮᱫᱟᱜ ᱥᱮ ᱛᱷᱚᱲᱟ ᱛᱷᱚᱲᱟ ᱢᱟᱱᱮ ᱠᱟᱛᱮᱫ ᱜᱮ ᱟᱹᱰᱤ ᱰᱷᱮᱨ ᱦᱩᱭᱩᱜᱼᱟ ᱡᱟᱦᱟᱸᱭ ᱠᱚᱫᱚ ᱠᱚ ᱢᱮᱱ ᱛᱟᱦᱮᱸᱫ ᱡᱮ ᱛᱷᱚᱲᱟ ᱛᱷᱚᱲᱟ ᱫᱚ ᱛᱷᱚᱲᱟ ᱫᱚ ᱪᱮᱫ ᱤᱧ ᱮᱢᱟᱢᱟ ᱢᱮᱱᱠᱷᱟᱱ ᱛᱷᱚᱲᱟ ᱛᱷᱚᱲᱟ ᱠᱟᱛᱮᱫ ᱜᱮ ᱟᱹᱰᱤ ᱰᱷᱮᱨ ᱦᱩᱭᱩᱜᱼᱟ ᱡᱮᱢᱚᱱ ᱱᱤᱭᱟᱹ ᱫᱚᱢ ᱵᱚᱱ ᱟᱵᱚ ᱵᱚᱱ ᱧᱮᱞ ᱞᱮᱜᱟ ᱠᱮᱜᱼᱟ ᱧᱮᱞ ᱠᱮᱜᱼᱟ ᱵᱚᱱ ᱟᱨ ᱪᱮᱫ ᱤᱧ ᱢᱮᱱᱟ ᱟᱹᱰᱤ ᱟᱹᱰᱤ ᱥᱟᱨᱦᱟᱣ ᱤᱧ ᱦᱚᱸᱧ ᱪᱟᱞ ᱟᱯᱮᱭᱟ ᱤᱧ ᱥᱮᱫ ᱠᱷᱚᱱ ᱡᱮ ᱱᱩᱱᱟᱹᱜ ᱯᱮ ᱜᱚᱲᱚ ᱟᱭᱟ ᱟᱨ ᱱᱚᱝᱠᱟ ᱜᱮ ᱱᱤᱛᱚᱜ ᱱᱩᱭ ᱦᱟᱸᱜ ᱱᱟᱯᱟᱭᱮᱱ ᱛᱟᱵᱚᱱᱟ ᱟᱨ ᱱᱤᱛᱚᱜ ᱦᱟᱸᱜ ᱱᱩᱭᱟᱜ ᱨᱟᱱ ᱪᱟᱞᱟᱜᱼᱟ ᱦᱟᱸᱜ ᱱᱤᱛᱚᱜ ᱨᱟᱱ ᱨᱮᱦᱚᱸ ᱟᱹᱰᱤ ᱜᱟᱱ ᱠᱷᱚᱨᱚᱪ ᱢᱮᱱᱟᱜ ᱛᱟᱭ ᱜᱮᱭᱟ ᱦᱟᱸᱜ ᱛᱚ ᱤᱧ ᱟᱥᱚᱜᱼᱟ ᱡᱮ ᱱᱩᱭ ᱩᱥᱟᱹᱨᱟ ᱠᱷᱚᱱ ᱩᱥᱟᱹᱨᱟᱭ ᱱᱟᱯᱟᱭᱚᱜ ᱛᱟᱵᱚᱱ ᱢᱟ ᱟᱨ ᱡᱟᱦᱟᱸ ᱛᱤᱱᱟᱹᱜ ᱩᱥᱟᱹᱨᱟᱭ ᱱᱟᱯᱟᱭᱚᱜ ᱩᱱᱟᱹᱜ ᱩᱥᱟᱹᱨᱟ ᱜᱮ ᱟᱸ, ᱱᱚᱣᱟ ᱦᱟᱸᱥᱫᱟ ᱞᱟᱭᱤᱵᱷ ᱤᱭᱩᱴᱩᱵᱽ ᱪᱮᱱᱮᱞ ᱨᱮ ᱦᱟᱸᱜ ᱵᱷᱤᱰᱤᱭᱳ ᱠᱚ ᱠᱚᱵᱚᱱ ᱧᱮᱞ ᱦᱤᱡᱩᱜᱼᱟ ᱧᱟᱢᱟ᱾ ᱦᱮᱸ ᱥᱚᱨᱴ ᱯᱷᱤᱞᱢ ᱠᱚ ᱦᱤᱡᱩᱜᱼᱟ ᱥᱮ ᱟᱨᱦᱚᱸ ᱮᱴᱟᱜ ᱨᱚᱠᱚᱢᱟᱜ ᱵᱷᱤᱰᱤᱭᱳ ᱦᱤᱡᱩᱜᱼᱟ ᱦᱩᱸ ᱟᱨ ᱠᱳᱥᱤᱥ ᱦᱩᱭᱩᱜᱼᱟ ᱡᱮ ᱱᱩᱭ ᱟᱹᱣᱨᱤ ᱱᱟᱯᱟᱭᱚᱜ ᱛᱮ ᱦᱩᱸ ᱟᱨ ᱤᱧ ᱥᱮᱫ ᱠᱷᱚᱱᱤᱧ ᱠᱩᱨᱩᱢᱩᱴᱩᱭ ᱛᱟᱵᱚᱱᱟ ᱦᱟᱸᱜ ᱡᱮ ᱦᱩᱸ ᱱᱚᱣᱟ ᱨᱮ ᱵᱷᱤᱰᱤᱭᱳ ᱟᱹᱜᱩ ᱨᱮᱱᱟᱜ ᱴᱷᱤᱠ ᱜᱮᱭᱟ ᱤᱱᱟᱹᱜ ᱜᱮ ᱤᱧ ᱦᱚᱸᱧ ᱢᱮᱱᱟ ᱟᱨ ᱢᱩᱪᱟᱹᱫ ᱨᱮ ᱱᱩᱭ ᱵᱤᱨᱮᱱ ᱫᱟᱫᱟ ᱦᱚᱸ ᱥᱟᱨᱦᱟᱣ ᱤᱧ ᱪᱟᱞ ᱟᱭᱟ ᱪᱮᱫᱟᱜ ᱥᱮ ᱡᱚᱠᱷᱚᱱ ᱱᱩᱭ ᱚᱱᱟ ᱪᱟᱨ ᱛᱟᱹᱨᱤᱠᱷ ᱦᱤᱞᱳᱜ ᱱᱚᱣᱟ ᱠᱷᱚᱵᱚᱨᱮ ᱟᱸᱡᱚᱢ ᱞᱮᱜᱼᱟ ᱡᱮ ᱤᱧᱟᱹᱜ ᱱᱚᱝᱠᱟ ᱠᱚᱱᱰᱤᱥᱮᱱ ᱦᱩᱭ ᱠᱟᱱᱟ ᱛᱚ ᱛᱚ ᱱᱩᱭ ᱮᱱ ᱦᱤᱞᱳᱜ ᱠᱷᱚᱱ ᱜᱮ ᱦᱮᱡ ᱠᱟᱛᱮ ᱟᱨ ᱢᱚᱛᱞᱚᱵ ᱯᱟᱸᱪ ᱛᱟᱹᱨᱤᱠᱷ ᱦᱤᱞᱳᱜ ᱠᱷᱚᱱ ᱢᱮᱱ ᱫᱟᱲᱮᱭᱟᱜ ᱵᱚᱱ ᱯᱟᱸᱪ ᱛᱟᱹᱨᱤᱠᱷ ᱦᱤᱞᱳᱜ ᱠᱷᱚᱱ ᱚᱸᱰᱮ ᱠᱷᱚᱱ ᱨᱮᱯᱷᱟᱨ ᱛᱚᱠ ᱨᱮ ᱚᱸᱰᱮ ᱠᱚ ᱨᱮᱯᱷᱟᱨ ᱠᱮᱫ ᱞᱮᱭᱟ ᱥᱟᱛ ᱛᱟᱹᱨᱤᱠᱷ ᱦᱤᱞᱳᱜ ᱯᱷᱤᱨ ᱥᱟᱛ ᱛᱟᱹᱨᱤᱠᱷ ᱦᱤᱞᱳᱜ ᱨᱮᱯᱷᱟᱨ ᱠᱟᱛᱮ ᱟᱴ ᱛᱟᱹᱨᱤᱠᱷ ᱥᱟᱶᱛᱮ ᱱᱤᱛᱚᱜ ᱪᱳᱫᱽᱫᱳ ᱛᱟᱹᱨᱤᱠᱷ ᱦᱟᱹᱵᱤᱡ ᱠᱷᱳᱞᱟ ᱪᱳᱫᱽᱫᱳ ᱛᱟᱹᱨᱤᱠᱷ ᱦᱟᱹᱵᱤᱡ ᱚᱸᱰᱮ ᱜᱮ ᱛᱟᱦᱮᱸᱭᱮᱱᱟᱭ ᱟᱨ ᱢᱤᱫᱴᱮᱱ ᱵᱚᱱ ᱢᱮᱱ ᱫᱟᱲᱮᱭᱟᱜᱼᱟ ᱠᱤ ᱱᱚᱸᱰᱮ ᱛᱟᱦᱮᱸᱭᱮᱱ ᱛᱮ ᱱᱚᱸᱰᱮ ᱚᱲᱟᱜ ᱨᱮᱦᱚᱸ ᱱᱚᱛᱮ ᱱᱩᱭ ᱥᱟᱶᱛᱮ ᱟᱨ ᱢᱤᱫᱴᱮᱱ ᱤᱧ ᱨᱮᱱ ᱡᱟᱦᱟᱸᱭ ᱤᱧ ᱠᱷᱚᱱ ᱠᱟᱹᱴᱤᱡ ᱵᱚᱭᱦᱟ ᱩᱱᱤ ᱩᱱᱤ ᱛᱟᱦᱮᱸ ᱠᱟᱱᱟᱭ ᱛᱚ ᱱᱩᱠᱤᱱ ᱵᱟᱱᱟ ᱦᱚᱲ ᱛᱮᱜᱮ ᱚᱸᱰᱮ ᱠᱤᱱ ᱥᱟᱢᱵᱽᱲᱟᱣ ᱞᱮᱫᱟ ᱪᱮᱫᱟᱜ ᱥᱮ ᱚᱲᱟᱜ ᱠᱷᱚᱱ ᱜᱚᱼᱵᱟᱵᱟ ᱛᱟᱠᱚ ᱫᱚ ᱵᱟᱞᱮ ᱥᱮᱱ ᱦᱚᱪᱚᱣᱟᱜ ᱠᱚᱣᱟ ᱪᱮᱫᱟᱜ ᱩᱱᱠᱩ ᱚᱱᱟ ᱵᱟᱵᱚᱫ ᱛᱮ ᱦᱩᱫᱤᱥ ᱠᱟᱛᱮᱫ ᱜᱮ ᱟᱹᱰᱤ ᱵᱟᱹᱲᱤᱡ ᱠᱚ ᱵᱩᱡᱷᱟᱹᱣᱮᱫ ᱠᱟᱱ ᱛᱟᱦᱮᱱᱟ ᱚᱱᱟ ᱞᱟᱹᱜᱤᱫ ᱩᱱᱠᱩ ᱫᱚ ᱵᱟᱞᱮ ᱪᱟᱞᱟᱣ ᱦᱚᱪᱚᱣᱟᱜ ᱠᱚᱣᱟ ᱛᱚ ᱱᱩᱠᱤᱱ ᱜᱮᱠᱤᱱ ᱥᱟᱢᱵᱽᱲᱟᱣ ᱠᱮᱫᱟ ᱟᱹᱰᱤ ᱥᱟᱨᱦᱟᱣ ᱵᱚᱱ ᱪᱟᱞᱮᱭᱟ ᱢᱤᱫᱴᱮᱱ ᱵᱚᱱ ᱢᱮᱱ ᱫᱟᱲᱮᱭᱟᱜᱼᱟ ᱥᱟᱹᱨᱤ ᱜᱟᱛᱮ ᱠᱚᱲᱟ ᱞᱮᱠᱟ ᱢᱮᱱ ᱫᱟᱲᱮᱭᱟᱜᱼᱟ ᱵᱚᱱ ᱠᱤ ᱥᱚᱸᱜᱮᱭ ᱛᱟᱦᱮᱸᱭᱮᱱᱟ ᱥᱟᱶᱨᱮ ᱛᱟᱦᱮᱸᱭᱮᱱᱟ ᱟᱨ ᱚᱱᱟᱛᱮ ᱛᱷᱚᱲᱟ ᱜᱟᱱ ᱦᱚᱸ ᱢᱚᱛᱞᱚᱵᱽ ᱦᱩᱫᱤᱥ ᱵᱟᱹᱧ ᱦᱩᱫᱤᱥ ᱞᱮᱫᱟ ᱱᱚᱣᱟ ᱨᱮᱫᱚ ᱟᱹᱰᱤ ᱜᱤᱧ ᱦᱩᱫᱤᱥᱮᱫ ᱛᱟᱦᱮᱱᱟ ᱡᱚᱠᱷᱚᱱ ᱱᱚᱣᱟ ᱯᱨᱟᱭᱵᱷᱮᱴ ᱦᱚᱥᱯᱤᱴᱟᱞ ᱨᱤᱧ ᱛᱟᱦᱮᱸ ᱠᱟᱱᱟ ᱥᱟᱨᱟ ᱠᱷᱚᱱ ᱚᱱᱟ ᱜᱤᱧ ᱜᱩᱱᱟᱹᱱᱮᱫ ᱛᱟᱦᱮᱱᱟ ᱱᱚᱣᱟ ᱩᱢᱟᱹᱨ ᱨᱮ ᱱᱚᱝᱠᱟ ᱦᱩᱭᱮᱱ ᱛᱤᱧᱟᱹ ᱫᱚᱢᱮᱧ ᱦᱩᱫᱤᱥ ᱪᱤᱱᱛᱟᱹᱭᱮᱫ ᱛᱟᱦᱮᱱᱟ ᱢᱮᱱᱠᱷᱟᱱ ᱱᱩᱭᱮ ᱛᱟᱦᱮᱸ ᱠᱟᱱᱛᱮ ᱦᱟᱸᱰᱮ ᱡᱚᱠᱷᱚᱱ ᱦᱟᱸᱰᱮ ᱞᱮ ᱛᱟᱦᱮᱸᱭᱮᱱᱟ ᱛᱚ ᱛᱷᱚᱲᱟ ᱜᱟᱱ ᱨᱤᱞᱮᱠᱥ ᱤᱫᱤᱭᱮᱱᱟ ᱢᱳᱴᱤᱵᱷᱮᱴ ᱤᱫᱤᱧ ᱠᱟᱱ ᱛᱟᱦᱮᱱᱟ ᱠᱚ ᱟᱨ ᱥᱟᱶ ᱥᱟᱶᱛᱮ ᱟᱹᱰᱤ ᱜᱟᱱ ᱜᱟᱛᱮ ᱠᱚᱲᱟ ᱦᱚᱸ ᱚᱸᱰᱮ ᱠᱚ ᱥᱮᱴᱮᱨ ᱞᱮᱱᱟ ᱟᱹᱰᱤ ᱜᱟᱱ ᱥᱟᱵᱥᱠᱨᱟᱭᱵᱟᱨ ᱦᱚᱸ ᱢᱤᱫ ᱵᱟᱨᱭᱟ ᱠᱚ ᱥᱮᱴᱮᱨ ᱞᱮᱱᱟ ᱨᱟᱺᱪᱤ ᱨᱤᱢᱥ ᱨᱮ ᱟᱨ ᱚᱱᱠᱟ ᱠᱟᱛᱮ ᱟᱹᱰᱤ ᱵᱮᱥ ᱛᱮ ᱚᱸᱰᱮ ᱡᱟᱦᱟᱸ ᱨᱤᱢᱥ ᱨᱮ ᱯᱟᱸᱪ ᱪᱷᱚ ᱫᱤᱱ ᱞᱮ ᱵᱤᱛᱟᱹᱣ ᱠᱮᱜᱼᱟ ᱚᱸᱰᱮ ᱫᱚ ᱚᱱᱠᱟ ᱵᱟᱹᱧ ᱵᱩᱡᱽ ᱞᱮᱫᱟ ᱠᱤ ᱢᱤᱫᱴᱮᱱ ᱯᱮᱥᱮᱱ ᱵᱮᱱᱟᱣ ᱠᱟᱛᱮ ᱢᱤᱱᱟᱹᱧᱟ ᱟᱹᱰᱤ ᱵᱮᱥ ᱛᱮ ᱪᱮᱫᱟᱜ ᱵᱤᱨᱮᱱᱫᱚᱨ ᱫᱟ ᱦᱚᱸ ᱪᱮᱫᱟᱜ ᱥᱮ ᱱᱩᱭ ᱟᱹᱰᱤ ᱚᱲᱟᱜ ᱨᱮᱱ ᱦᱚᱲ ᱞᱮᱠᱟ ᱜᱮ ᱜᱚᱲᱚᱭ ᱮᱢ ᱫᱟᱭ ᱵᱟᱥ ᱢᱩᱪᱟᱹᱫ ᱨᱮ ᱡᱚᱛᱚ ᱦᱚᱲ ᱥᱟᱨᱦᱟᱣ ᱫᱚᱦᱲᱟ ᱛᱮ ᱢᱮᱱᱠᱷᱟᱱ ᱵᱷᱤᱰᱤᱭᱳ ᱱᱚᱰᱮ ᱜᱮᱞᱤᱧ ᱢᱩᱪᱟᱹᱫ ᱠᱟᱱᱟ